ᱡᱚᱦᱟᱨ ᱜᱮ ᱥᱟᱱᱟᱢ ᱠᱚ ᱛᱮᱦᱮᱧ ᱫᱚᱵᱚᱱ ᱧᱮᱞᱟ ᱚᱱᱚᱞᱤᱭᱟᱹ ᱟᱨ ᱚᱱᱚᱲᱤᱭᱟᱹ ᱢᱟᱱᱚᱛᱟᱱ ᱜᱚᱢᱠᱮ ᱰᱟᱠᱛᱟᱨ ᱠᱨᱤᱥᱱᱚ ᱪᱚᱱᱫᱨᱚ ᱴᱩᱰᱩ ᱛᱤᱠᱤᱱᱟᱜ ᱡᱤᱭᱚᱱ ᱪᱩᱨᱤᱛ ᱵᱟᱵᱚᱛ ᱠᱩᱠᱞᱤ ᱟᱨ ᱞᱟᱹᱱᱟᱹᱭ ᱠᱚ ᱢᱟ ᱛᱚᱵᱮ ᱚᱠᱛᱚ ᱠᱚ ᱵᱟᱝ ᱵᱤᱞᱚᱢ ᱠᱟᱛᱮ ᱱᱚᱣᱟ ᱵᱷᱤᱰᱤᱭᱳ ᱵᱚᱱ ᱮᱛᱚᱦᱚᱵ ᱞᱮᱜᱮ ᱮᱠ ᱱᱚᱢᱵᱚᱨ ᱠᱩᱠᱞᱤ ᱰᱟᱠᱛᱟᱨ ᱠᱨᱤᱥᱱᱚ ᱪᱚᱱᱫᱨᱚ ᱴᱩᱰᱩ ᱛᱤᱠᱤᱱ ᱫᱚ ᱛᱤᱱᱟᱹᱜ ᱥᱟᱞ ᱨᱮᱠᱤᱱ ᱡᱟᱱᱟᱢ ᱞᱮᱱᱟ? ᱱᱚᱣᱟ ᱨᱮᱱᱟᱜ ᱞᱟᱹᱱᱟᱹᱭ ᱱᱚ ᱚᱯᱨᱮᱞ ᱩᱱᱤᱥ ᱥᱚ ᱵᱟᱦᱟᱱᱱᱚ ᱥᱟᱞ ᱨᱮ᱾ ᱫᱩ ᱱᱚᱢᱵᱚᱨ ᱠᱩᱠᱞᱤ ᱰᱟᱠᱴᱟᱨ ᱠᱨᱤᱥᱱᱚ ᱪᱚᱸᱫᱽᱨᱚ ᱴᱩᱰᱩ ᱛᱤᱠᱤᱱ ᱫᱚ ᱚᱠᱟ ᱟᱹᱛᱩ ᱨᱮᱠᱤᱱ ᱡᱟᱱᱟᱢ ᱞᱮᱱᱟ? ᱱᱚᱣᱟ ᱨᱮᱱᱟᱜ ᱞᱟᱹᱱᱟᱹᱭ ᱡᱷᱟᱨᱠᱷᱚᱸᱰ ᱯᱚᱱᱚᱛ ᱨᱮᱱᱟᱜ ᱯᱩᱨᱵᱤ ᱥᱤᱝᱵᱷᱩᱢ ᱡᱤᱞᱟ ᱡᱟᱫᱩᱜᱩᱲᱟ ᱴᱚᱴᱷᱟ ᱨᱮᱱᱟᱜ ᱨᱟᱡᱽᱫᱚᱦᱟ ᱟᱹᱛᱩ ᱨᱮ, ᱡᱟᱦᱟᱸ ᱨᱟᱡᱽᱫᱟ ᱢᱮᱱᱛᱮ ᱦᱚᱸ ᱵᱟᱰᱟᱭᱚᱜᱼᱟ᱾ ᱛᱤᱱ ᱱᱚᱢᱵᱚᱨ ᱠᱩᱠᱞᱤ, ᱰᱟᱠᱛᱟᱨ ᱠᱨᱤᱥᱱᱚ ᱪᱚᱱᱫᱨᱚ ᱴᱩᱰᱩ ᱛᱤᱠᱤᱱ ᱨᱤᱱ ᱮᱸᱜᱟᱛ ᱧᱩᱛᱩᱢ ᱫᱚ ᱪᱮᱫ? ᱱᱚᱣᱟ ᱨᱮᱱᱟᱜ ᱞᱟᱹᱱᱟᱹᱭ ᱨᱩᱠᱢᱩᱱᱤ ᱴᱩᱰᱩ᱾ ᱪᱟᱨ ᱱᱚᱢᱵᱚᱨ ᱠᱩᱠᱞᱤ, ᱰᱟᱠᱛᱟᱨ ᱠᱨᱤᱥᱱᱚ ᱪᱚᱱᱫᱨᱚ ᱴᱩᱰᱩ ᱛᱤᱠᱤᱱ ᱨᱤᱱ ᱟᱯᱟᱛ ᱧᱩᱛᱩᱢ ᱫᱚ ᱪᱮᱫ? ᱱᱚᱣᱟ ᱨᱮᱱᱟᱜ ᱞᱟᱹᱱᱟᱹᱭ ᱦᱚᱨᱤᱨᱟᱢ ᱴᱩᱰᱩ᱾ ᱯᱟᱸᱪ ᱱᱚᱢᱵᱚᱨ ᱠᱩᱠᱞᱤ, ᱰᱟᱠᱴᱚᱨ ᱠᱨᱤᱥᱱᱚ ᱪᱚᱸᱫᱽᱨᱚ ᱴᱩᱰᱩ ᱛᱤᱠᱤᱱᱟᱜ ᱮᱛᱚᱦᱚᱵ ᱥᱮᱪᱮᱫ ᱥᱤᱠᱷᱱᱟᱹᱛ ᱫᱚ ᱚᱠᱟ ᱤᱥᱠᱩᱞ ᱠᱷᱚᱱ ᱦᱩᱭ ᱞᱮᱱᱟ? ᱱᱚᱣᱟ ᱨᱮᱱᱟᱜ ᱞᱟᱹᱱᱟᱹᱭ ᱨᱟᱡᱽᱫᱚᱦᱟ ᱯᱚᱨᱛᱷᱚᱢᱤᱠ ᱤᱥᱠᱩᱞ ᱠᱷᱚᱱ᱾ ᱪᱷᱚ ᱱᱚᱢᱵᱚᱨ ᱠᱩᱠᱞᱤ, ᱰᱟᱠᱴᱚᱨ ᱠᱨᱤᱥᱱᱚ ᱪᱚᱸᱫᱽᱨᱚ ᱴᱩᱰᱩ ᱛᱤᱠᱤᱱ ᱫᱚ ᱛᱤᱱᱟᱹᱜ ᱥᱟᱞ ᱨᱮ ᱢᱮᱴᱨᱤᱠ ᱠᱤᱱ ᱯᱟᱥ ᱟᱠᱟᱫᱟ? ᱱᱚᱣᱟ ᱨᱮᱱᱟᱜ ᱞᱟᱹᱱᱟᱹᱭ ᱩᱱᱤᱥᱥᱚ ᱩᱱᱚᱥᱚᱛᱛᱚᱨ ᱥᱟᱞ ᱨᱮ᱾ ᱥᱟᱛ ᱱᱚᱢᱵᱚᱨ ᱠᱩᱠᱞᱤ, ᱰᱟᱠᱴᱟᱨ ᱠᱨᱤᱥᱱᱚ ᱪᱚᱱᱫᱨᱚ ᱴᱩᱰᱩ ᱛᱤᱠᱤᱱ ᱫᱚ ᱢᱮᱴᱨᱤᱠ ᱯᱟᱥ ᱛᱟᱭᱚᱢ ᱚᱠᱟ ᱡᱮᱜᱮᱛ ᱵᱤᱨᱫᱟᱹᱜᱟᱲ ᱨᱮ ᱠᱤᱱ ᱵᱷᱚᱨᱛᱤ ᱭᱮᱱᱟ? ᱱᱚᱣᱟ ᱨᱮᱱᱟᱜ ᱞᱟᱹᱱᱟᱹᱭ ᱨᱟᱺᱪᱤ ᱡᱮᱜᱮᱛ ᱵᱤᱨᱫᱟᱹᱜᱟᱲ ᱨᱮ᱾ ᱟᱴ ᱱᱚᱢᱵᱚᱨ ᱠᱩᱠᱞᱤ, ᱰᱟᱠᱴᱟᱨ ᱠᱨᱤᱥᱱᱚ ᱪᱚᱱᱫᱨᱚ ᱴᱩᱰᱩ ᱛᱤᱠᱤᱱ ᱫᱚ ᱵᱤ ᱮ ᱟᱨ ᱮᱢ ᱮ ᱨᱮᱱᱟᱜ ᱰᱤᱜᱽᱨᱤ ᱫᱚ ᱚᱠᱟ ᱥᱟᱞ ᱨᱮ ᱠᱤᱱ ᱦᱟᱢᱮᱴ ᱟᱠᱟᱫᱟ? ᱱᱚᱣᱟ ᱨᱮᱱᱟᱜ ᱞᱟᱹᱱᱟᱹᱭ ᱵᱤ ᱮ ᱰᱤᱜᱽᱨᱤ ᱫᱚ ᱩᱱᱤᱥ ᱥᱚ ᱪᱩᱣᱟᱛᱛᱳᱨ ᱥᱟᱞ ᱨᱮ ᱟᱨ ᱮᱢ ᱮ ᱰᱤᱜᱽᱨᱤ ᱫᱚ ᱩᱱᱤᱥ ᱥᱚ ᱩᱱᱩᱟᱥᱤ ᱥᱟᱞ ᱨᱮ᱾ ᱱᱚ ᱱᱚᱢᱵᱚᱨ ᱠᱩᱠᱞᱤ, ᱰᱟᱠᱴᱟᱨ ᱠᱨᱤᱥᱱᱚ ᱪᱚᱱᱫᱨᱚ ᱴᱩᱰᱩ ᱛᱤᱠᱤᱱ ᱫᱚ ᱮᱞ ᱮᱞ ᱵᱤ ᱨᱮᱱᱟᱜ ᱰᱤᱜᱽᱨᱤ ᱫᱚ ᱚᱠᱟ ᱠᱟᱞᱮᱡᱽ ᱠᱷᱚᱱ ᱠᱤᱱ ᱦᱟᱢᱮᱴ ᱟᱠᱟᱫᱟ ᱟᱨ ᱛᱤᱱᱟᱹᱜ ᱥᱟᱞ ᱨᱮ? ᱱᱚᱣᱟ ᱨᱮᱱᱟᱜ ᱞᱟᱹᱱᱟᱹᱭ ᱪᱷᱳᱴᱟ ᱱᱟᱜᱽᱯᱩᱨ ᱞᱚ ᱠᱚᱞᱮᱡᱽ ᱠᱷᱚᱱ ᱩᱱᱤᱥ ᱥᱚ ᱟᱥᱤ ᱥᱮᱨᱢᱟ ᱨᱮ᱾ ᱫᱚᱥ ᱱᱚᱢᱵᱚᱨ ᱠᱩᱠᱞᱤ, ᱰᱟᱠᱴᱟᱨ ᱠᱨᱤᱥᱱᱚ ᱪᱚᱱᱫᱨᱚ ᱴᱩᱰᱩ ᱛᱤᱠᱤᱱ ᱫᱚ ᱯᱤ ᱮᱭᱤᱪ ᱰᱤ ᱨᱮᱱᱟᱜ ᱰᱤᱜᱽᱨᱤ ᱫᱚ ᱚᱠᱟ ᱡᱮᱜᱮᱛ ᱵᱤᱨᱫᱟᱹᱜᱟᱲ ᱠᱷᱚᱱ ᱠᱤᱱ ᱦᱟᱢᱮᱴ ᱟᱠᱟᱫᱟ ᱟᱨ ᱛᱤᱱᱟᱹᱜ ᱥᱟᱞ ᱨᱮ? ᱱᱚᱣᱟ ᱨᱮᱱᱟᱜ ᱞᱟᱹᱱᱟᱹᱭ ᱨᱟᱺᱪᱤ ᱡᱮᱜᱮᱛ ᱵᱤᱨᱫᱟᱹᱜᱟᱲ ᱠᱷᱚᱱ ᱩᱱᱤᱥ ᱥᱚ ᱟᱴᱷᱟᱱᱚᱵᱵᱮ ᱥᱮᱨᱢᱟ ᱨᱮ᱾ ᱮᱜᱟᱨᱚ ᱱᱚᱢᱵᱚᱨ ᱠᱩᱠᱞᱤ, ᱰᱟᱠᱴᱟᱨ ᱠᱨᱤᱥᱱᱚ ᱪᱚᱱᱫᱨᱚ ᱴᱩᱰᱩ ᱛᱤᱠᱤᱱᱟᱜ ᱯᱩᱭᱞᱩ ᱪᱟᱠᱨᱤ ᱡᱤᱭᱚᱱ ᱫᱚ ᱚᱠᱟ ᱠᱷᱚᱱ ᱮᱛᱚᱦᱚᱵ ᱞᱮᱱᱟ? ᱱᱚᱣᱟ ᱨᱮᱱᱟᱜ ᱞᱟᱹᱱᱟᱹᱭ ᱟᱥᱚᱱ ᱵᱚᱱᱤᱠ ᱠᱚᱞᱮᱡᱽ ᱠᱷᱚᱱ᱾ ᱵᱟᱨᱚ ᱱᱚᱢᱵᱚᱨ ᱠᱩᱠᱞᱤ, ᱰᱟᱠᱴᱟᱨ ᱠᱨᱤᱥᱱᱚ ᱪᱚᱱᱫᱨᱚ ᱴᱩᱰᱩ ᱛᱤᱠᱤᱱ ᱫᱚ ᱨᱟᱺᱪᱤ ᱡᱮᱜᱮᱛ ᱵᱤᱨᱫᱟᱹᱜᱟᱲ ᱨᱮ ᱚᱠᱟ ᱯᱚᱫᱽ ᱨᱮᱠᱤᱱ ᱵᱚᱦᱟᱞ ᱞᱮᱱᱟ? ᱱᱚᱣᱟ ᱨᱮᱱᱟᱜ ᱞᱟᱹᱱᱟᱹᱭ ᱡᱚᱱᱡᱟᱛᱤᱭᱚ ᱮᱵᱚᱝ ᱪᱷᱮᱛᱨᱤᱭᱚ ᱵᱷᱟᱥᱟ ᱵᱤᱵᱷᱟᱜᱽ ᱨᱤᱱᱤᱡ ᱦᱮᱰ ᱚᱯᱷ ᱫᱟ ᱰᱤᱯᱟᱨᱴᱢᱮᱱᱴ ᱞᱮᱠᱟᱛᱮ᱾ ᱛᱮᱨᱚ ᱱᱚᱢᱵᱚᱨ ᱠᱩᱠᱞᱤ, ᱰᱟᱠᱴᱟᱨ ᱠᱨᱤᱥᱱᱚ ᱪᱚᱱᱫᱨᱚ ᱴᱩᱰᱩ ᱛᱤᱠᱤᱱ ᱫᱚ ᱚᱠᱟ ᱜᱟᱶᱛᱟ ᱠᱚ ᱥᱟᱞᱟᱜ ᱡᱚᱲᱟᱣ ᱢᱮᱱᱟᱜ ᱠᱤᱱᱟ? ᱱᱚᱣᱟ ᱨᱮᱱᱟᱜ ᱞᱟᱹᱱᱟᱹᱭ ᱵᱤᱫᱽᱫᱟᱥᱟᱜᱚᱨ ᱡᱮᱜᱮᱛ ᱵᱤᱨᱫᱟᱹᱜᱟᱲ, ᱯᱚᱪᱷᱤᱢ ᱵᱟᱝᱜᱟᱞ ᱯᱚᱱᱚᱛ᱾ ᱵᱤᱥᱥᱚ ᱵᱷᱟᱨᱚᱛᱤ ᱥᱟᱱᱛᱤᱱᱤᱠᱮᱛᱚᱱ, ᱯᱚᱪᱷᱤᱢ ᱵᱟᱝᱜᱟᱞ ᱯᱚᱱᱚᱛ, ᱵᱷᱟᱨᱚᱛᱤᱭᱚ ᱜᱮᱭᱟᱱᱯᱤᱴᱷ, ᱱᱟᱹᱭ ᱫᱤᱞᱞᱤ, ᱥᱟᱦᱤᱛᱭᱚ ᱟᱠᱟᱫᱚᱢᱤ, ᱱᱟᱹᱭ ᱫᱤᱞᱞᱤ, ᱵᱤᱱᱳᱫᱽ ᱵᱷᱟᱵᱮ ᱡᱮᱜᱮᱛ ᱵᱤᱨᱫᱟᱹᱜᱟᱲ, ᱡᱷᱟᱨᱠᱷᱚᱸᱰ ᱯᱚᱱᱚᱛ, ᱠᱚᱞᱟ ᱥᱚᱸᱥᱠᱨᱤᱛᱤ ᱵᱤᱵᱷᱟᱜᱽ, ᱡᱷᱟᱨᱠᱷᱚᱸᱰ ᱥᱚᱨᱠᱟᱨ, ᱭᱩ ᱡᱤ ᱥᱤ, ᱱᱟᱹᱭ ᱫᱤᱞᱞᱤ, ᱤᱭᱩ ᱯᱤ ᱮᱥ ᱥᱤ ᱱᱟᱹᱭ ᱫᱤᱞᱞᱤ ᱡᱮ ᱯᱤ ᱮᱥ ᱥᱤ ᱡᱷᱟᱨᱠᱷᱚᱸᱰ ᱯᱚᱱᱚᱛ ᱪᱳᱫᱽᱫᱚ ᱱᱚᱢᱵᱚᱨ ᱠᱩᱠᱞᱤ ᱰᱟᱠᱴᱟᱨ ᱠᱨᱤᱥᱱᱚ ᱪᱚᱱᱫᱨᱚ ᱴᱩᱰᱩ ᱛᱤᱠᱤᱱ ᱫᱚ ᱚᱠᱟ ᱯᱚᱛᱚᱵ ᱯᱩᱛᱷᱤ ᱠᱚᱠᱤᱱ ᱚᱞ ᱟᱠᱟᱫᱟ ᱟᱨ ᱛᱤᱱᱟᱹᱜ ᱥᱟᱞ ᱨᱮ ᱱᱚᱣᱟ ᱨᱮᱱᱟᱜ ᱞᱟᱹᱱᱟᱹᱭ ᱯᱩᱭᱞᱩ ᱨᱮ ᱡᱤᱣᱤ ᱡᱷᱟᱨᱱᱟ ᱱᱚᱣᱟ ᱫᱚ ᱚᱱᱚᱬᱦᱮᱸᱫ ᱯᱩᱛᱷᱤ ᱠᱟᱱᱟ ᱟᱨ ᱱᱚᱣᱟ ᱫᱚᱠᱤᱱ ᱚᱞ ᱟᱠᱟᱫᱼᱟ ᱩᱱᱤᱥᱥᱚ ᱟᱴᱥᱚᱴᱴᱤ ᱥᱟᱞ ᱨᱮ ᱫᱚᱥᱟᱨ ᱨᱮ ᱚᱱᱚᱬᱦᱮᱫ ᱥᱮᱨᱮᱧ ᱵᱤᱸᱰᱟᱹ ᱱᱚᱣᱟ ᱦᱚᱸ ᱚᱱᱚᱬᱦᱮᱫ ᱯᱩᱛᱷᱤ ᱠᱟᱱᱟ ᱟᱨ ᱱᱚᱣᱟ ᱫᱚᱠᱤᱱ ᱚᱞ ᱟᱠᱟᱫᱟ ᱩᱱᱤᱥᱥᱚ ᱟᱴᱥᱚᱴᱴᱤ ᱥᱟᱞ ᱨᱮ ᱛᱮᱥᱟᱨ ᱨᱮ ᱡᱩᱨᱤ ᱠᱷᱟᱹᱛᱤᱨ ᱱᱚᱣᱟ ᱫᱚ ᱜᱟᱭᱟᱱ ᱯᱩᱛᱷᱤ ᱠᱟᱱᱟ ᱟᱨ ᱱᱚᱣᱟ ᱫᱚᱠᱤᱱ ᱚᱞ ᱟᱠᱟᱫᱟ ᱩᱱᱤᱥᱥᱚ ᱮᱠᱟᱛᱛᱳᱨ ᱥᱟᱞ ᱨᱮ ᱯᱩᱱ ᱨᱮ ᱥᱟᱱᱛᱟᱲᱤ ᱜᱚᱫ ᱯᱚᱫ ᱥᱚᱝᱜᱨᱚᱦᱚ ᱟᱨ ᱱᱚᱣᱟ ᱫᱚᱠᱤᱱ ᱚᱞ ᱟᱠᱟᱫᱟ ᱩᱱᱤᱥᱥᱚ ᱮᱠᱟᱥᱤ ᱥᱟᱞ ᱨᱮ ᱢᱚᱬᱮ ᱨᱮ ᱥᱟᱱᱛᱟᱲᱤ ᱯᱚᱫᱽ ᱥᱚᱝᱜᱨᱚᱦᱚ ᱱᱚᱣᱟ ᱫᱚᱠᱤᱱ ᱚᱞ ᱟᱠᱟᱫᱼᱟ ᱩᱱᱤᱥ ᱥᱚ ᱯᱚᱸᱪᱟᱥᱤ ᱥᱟᱞ ᱨᱮ᱾ ᱛᱩᱨᱩᱭ ᱨᱮ ᱥᱤᱨᱡᱚᱱ ᱱᱚᱣᱟ ᱫᱚ ᱜᱟᱭᱟᱱ ᱯᱩᱛᱷᱤ ᱠᱟᱱᱟ ᱟᱨ ᱱᱚᱣᱟ ᱫᱚᱠᱤᱱ ᱚᱞ ᱟᱠᱟᱫᱼᱟ ᱫᱩ ᱦᱟᱡᱟᱨ ᱛᱤᱱ ᱥᱟᱞ ᱨᱮ᱾ ᱮᱭᱟᱭ ᱨᱮ ᱥᱟᱱᱛᱟᱲᱤ ᱯᱟᱹᱨᱥᱤ ᱩᱱᱩᱨᱩᱢ ᱱᱚᱣᱟ ᱫᱚ ᱯᱟᱹᱨᱥᱤ ᱥᱟᱬᱮᱥ ᱠᱟᱱᱟ ᱟᱨ ᱱᱚᱣᱟ ᱫᱚᱠᱤᱱ ᱚᱞ ᱟᱠᱟᱫᱼᱟ ᱫᱩ ᱦᱟᱡᱟᱨ ᱪᱷᱚ ᱥᱟᱞ ᱨᱮ᱾ ᱤᱨᱟᱹᱞ ᱨᱮ ᱥᱟᱱᱛᱟᱲᱤ ᱦᱚᱲ ᱥᱟᱶᱦᱮᱫ ᱱᱚᱣᱟ ᱫᱚ ᱱᱟᱜᱟᱢ ᱯᱩᱛᱷᱤ ᱠᱟᱱᱟ ᱟᱨ ᱱᱚᱣᱟ ᱫᱚᱠᱤᱱ ᱚᱞ ᱟᱠᱟᱫᱟ ᱫᱩ ᱦᱟᱡᱟᱨ ᱟᱴ ᱥᱟᱞ ᱨᱮ ᱟᱨᱮ ᱨᱮ ᱥᱟᱱᱛᱟᱲᱤ ᱠᱟᱛᱷᱟ ᱥᱟᱶᱦᱮᱫ ᱱᱚᱣᱟ ᱫᱚᱠᱤᱱ ᱚᱞ ᱟᱠᱟᱫᱟ ᱫᱩ ᱦᱟᱡᱟᱨ ᱱᱚ ᱥᱟᱞ ᱨᱮ ᱜᱮᱞ ᱨᱮ ᱥᱟᱱᱛᱟᱲᱤ ᱠᱟ ᱵᱷᱟᱥᱟ ᱵᱤᱜᱽᱜᱟᱱᱤᱠ ᱚᱫᱷᱭᱚᱱ ᱱᱚᱣᱟ ᱫᱚᱠᱤᱱ ᱚᱞ ᱟᱠᱟᱫᱟ ᱫᱩ ᱦᱟᱡᱟᱨ ᱮᱜᱟᱨᱚ ᱥᱟᱞ ᱨᱮ ᱜᱮᱞ ᱢᱤᱫ ᱨᱮ ᱠᱷᱮᱨᱣᱟᱞ ᱟᱹᱨᱤ ᱵᱟᱸᱫᱤ ᱱᱚᱣᱟ ᱫᱚ ᱠᱤᱱ ᱚᱞ ᱟᱠᱟᱫᱟ ᱫᱩ ᱦᱟᱡᱟᱨ ᱵᱟᱨᱚ ᱥᱟᱞ ᱨᱮ᱾ ᱱᱚᱣᱟ ᱵᱷᱤᱰᱤᱭᱳ ᱵᱮᱱ ᱠᱩᱥᱤᱭᱟᱜ ᱠᱷᱟᱱ ᱞᱟᱭᱤᱠ ᱯᱮ ᱠᱚᱢᱮᱱᱴ ᱯᱮ ᱟᱨ ᱜᱟᱛᱮ ᱠᱚ ᱴᱷᱮᱱ ᱦᱚᱸ ᱥᱮᱭᱟᱨ ᱛᱟᱵᱚᱱ ᱯᱮ ᱟᱨ ᱱᱚᱣᱟ ᱪᱮᱱᱮᱞ ᱡᱩᱫᱤ ᱵᱟᱝ ᱵᱚᱱ ᱥᱟᱵᱥᱠᱨᱟᱭᱤᱵ ᱟᱠᱟᱫᱟ ᱢᱟ ᱤᱱᱟᱹ ᱠᱷᱟᱱ ᱥᱟᱵᱥᱠᱨᱟᱭᱤᱵ ᱠᱟᱛᱮ ᱜᱷᱟᱱᱴᱟ ᱵᱚᱴᱚᱱ ᱦᱚᱸ ᱫᱟᱵᱟᱣ ᱛᱟᱵᱚᱱ ᱯᱮ ᱢᱟ ᱛᱚᱵᱮ ᱛᱮᱦᱮᱧᱟᱜ ᱵᱷᱤᱰᱤᱭᱳ ᱫᱚ ᱱᱤᱱᱟᱹᱜ ᱜᱮ ᱥᱟᱱᱟᱢ ᱠᱚ ᱡᱚᱦᱟᱨ᱾